ᱛᱚ ᱜᱟᱛᱮ ᱠᱚ ᱛᱮᱦᱮᱧᱟᱜ ᱵᱷᱤᱰᱤᱭᱳ ᱟᱹᱰᱤ ᱫᱩᱠ ᱥᱟᱞᱟᱜ ᱤᱧ ᱵᱟᱲᱟᱭ ᱦᱚᱪᱚᱭᱮᱫ ᱯᱮᱭᱟ ᱠᱤ ᱟᱵᱚ ᱡᱷᱟᱨᱠᱷᱚᱸᱰ ᱯᱚᱱᱚᱛ ᱨᱮᱭᱟᱜ ᱫᱮᱣᱜᱷᱚᱨ ᱡᱤᱞᱟ ᱠᱚᱨᱚ ᱯᱨᱚᱠᱷᱚᱸᱰ ᱨᱮ ᱢᱤᱫᱴᱮᱱ ᱟᱹᱰᱤ ᱫᱩᱠ ᱵᱷᱟᱹᱨᱤ ᱜᱷᱚᱴᱱᱟ ᱦᱩᱭ ᱟᱠᱟᱱᱟ ᱡᱟᱦᱟᱸ ᱫᱚ ᱥᱳᱥᱟᱞ ᱢᱤᱰᱤᱭᱟ ᱨᱮ ᱟᱹᱰᱤ ᱡᱟᱹᱥᱛᱤ ᱵᱷᱟᱭᱨᱟᱞ ᱵᱟᱲᱟᱭ ᱠᱟᱱᱟ ᱟᱨ ᱱᱤᱭᱟᱹ ᱜᱷᱚᱴᱱᱟ ᱫᱚ ᱢᱚᱦᱞᱤᱰᱤ ᱟᱛᱳ ᱡᱟᱦᱟᱸ ᱫᱚ ᱟᱵᱚ ᱦᱚᱲ ᱟᱛᱳ ᱚᱸᱰᱮᱱᱤᱡ ᱢᱤᱫᱴᱮᱱ ᱠᱚᱲᱟ ᱜᱤᱫᱽᱨᱟᱹ ᱡᱟᱦᱟᱸᱭ ᱫᱚ ᱢᱚᱱᱤᱞᱟᱞ ᱴᱩᱰᱩ ᱥᱟᱶ ᱟᱹᱰᱤ ᱵᱮᱵᱟᱹᱲᱤᱡ ᱜᱷᱚᱴᱱᱟ ᱦᱩᱭ ᱟᱠᱟᱱᱟ ᱜᱟᱛᱮ ᱠᱚ ᱩᱱᱤ ᱢᱚᱱᱤᱞᱟᱞ ᱴᱩᱰᱩ ᱡᱟᱦᱟᱸᱭ ᱫᱚ ᱩᱱᱤ ᱢᱤᱫᱴᱮᱱ ᱠᱩᱲᱤ ᱜᱤᱫᱽᱨᱟᱹ ᱥᱟᱶ ᱫᱩᱞᱟᱹᱲ ᱥᱟᱹᱜᱟᱹᱭ ᱛᱟᱦᱮᱸ ᱠᱟᱱ ᱛᱟᱭᱟ ᱟᱨ ᱩᱱᱤ ᱟᱠᱚ ᱚᱲᱟᱜ ᱦᱚᱸᱭ ᱤᱫᱤ ᱟᱠᱟᱫᱮ ᱛᱟᱦᱮᱱᱟ ᱩᱱᱤ ᱠᱩᱲᱤ ᱜᱤᱫᱽᱨᱟᱹᱣᱟᱜ ᱧᱩᱛᱩᱢ ᱫᱚ ᱦᱩᱭᱩᱜ ᱠᱟᱱ ᱛᱟᱭᱟ ᱠᱩᱢᱠᱩᱢ ᱢᱟᱨᱟᱱᱰᱤ ᱟᱨ ᱩᱱᱤ ᱦᱚᱸ ᱠᱚᱢ ᱥᱮ ᱠᱚᱢ ᱮᱠ ᱰᱮᱲ ᱥᱟᱞ ᱜᱟᱱ ᱟᱠᱚ ᱚᱲᱟᱜ ᱨᱮᱭ ᱫᱚᱦᱚ ᱞᱮᱫᱮᱭᱟ ᱟᱨ ᱱᱤᱭᱟᱹ ᱜᱷᱚᱴᱱᱟ ᱫᱚ ᱫᱩ ᱡᱩᱱ ᱦᱤᱞᱳᱜ ᱟᱜ ᱜᱷᱚᱴᱱᱟ ᱠᱟᱱᱟ ᱠᱟᱨᱤᱵᱟᱱ ᱫᱚᱥ ᱵᱟᱡᱮ ᱥᱚᱢᱚᱭ ᱱᱤᱭᱟᱹ ᱜᱷᱚᱴᱱᱟ ᱫᱚ ᱦᱩᱭ ᱠᱟᱱᱟ ᱟᱨ ᱱᱤᱭᱟᱹ ᱜᱷᱚᱴᱱᱟ ᱫᱚ ᱠᱩᱲᱤ ᱛᱟᱠᱚ ᱚᱲᱟᱜ ᱨᱮ ᱦᱩᱭ ᱠᱟᱱᱟ ᱡᱟᱦᱟᱸ ᱫᱚ ᱚᱸᱰᱮ ᱠᱚ ᱦᱚᱦᱚ ᱟᱫᱮ ᱚᱸᱰᱮᱱ ᱠᱚ ᱠᱚ ᱞᱟᱹᱭᱫᱟ ᱥᱮ ᱩᱱᱠᱩ ᱠᱚ ᱞᱟᱹᱭᱫᱟ ᱠᱤ ᱵᱚᱞᱮ ᱪᱷᱟᱛ ᱠᱷᱚᱱ ᱱᱩᱭ ᱫᱚᱭ ᱧᱩᱨᱦᱟᱹᱣ ᱠᱟᱱᱟ ᱢᱮᱱᱠᱷᱟᱱ ᱱᱚᱸᱰᱮ ᱡᱚᱠᱷᱚᱱᱮ ᱧᱩᱨᱦᱟᱹᱭᱮᱱᱟ ᱛᱚ ᱩᱱ ᱜᱷᱟᱹᱲᱤᱡ ᱩᱱᱠᱩ ᱡᱚᱞᱫᱤ ᱵᱟᱠᱚ ᱠᱷᱚᱵᱚᱨᱟᱫ ᱠᱚ ᱛᱟᱦᱮᱱᱟ ᱥᱮ ᱥᱟᱹᱦᱤ ᱥᱚᱢᱚᱭ ᱨᱮ ᱴᱨᱤᱴᱢᱮᱱᱴ ᱵᱟᱭ ᱧᱟᱢ ᱞᱮᱫᱟ ᱚᱱᱟ ᱤᱭᱟᱹᱛᱮ ᱩᱱᱤ ᱫᱚ ᱚᱸᱰᱮ ᱠᱚ ᱜᱚᱡ ᱠᱮᱫᱮᱭᱟ ᱫᱤᱭᱟ ᱨᱮᱦᱚᱸ ᱪᱳᱴ ᱛᱟᱦᱮᱸ ᱠᱟᱱ ᱛᱟᱭᱟ ᱵᱚᱦᱚᱜ ᱨᱮᱦᱚᱸ ᱪᱳᱴ ᱛᱟᱦᱮᱸ ᱠᱟᱱ ᱛᱟᱭᱟ ᱥᱮ ᱠᱟᱴᱟ ᱥᱮᱫ ᱦᱚᱸ ᱫᱟᱞ ᱠᱟᱛᱮ ᱠᱚ ᱜᱮᱡᱮᱨ ᱟᱠᱟᱫ ᱛᱟᱭ ᱛᱟᱦᱮᱱᱟ ᱟᱨ ᱱᱚᱝᱠᱟ ᱧᱮᱞᱚᱜᱚᱜ ᱠᱟᱱ ᱛᱟᱦᱮᱱᱟ ᱠᱤ ᱱᱤᱭᱟᱹ ᱫᱚ ᱥᱟᱭᱮᱫ ᱯᱟᱥᱮ ᱪᱳᱴ ᱠᱚ ᱧᱩᱨᱦᱟᱹ ᱠᱟᱛᱮ ᱫᱚ ᱱᱚᱝᱠᱟ ᱫᱚ ᱵᱟᱝ ᱦᱩᱭ ᱫᱟᱲᱮᱭᱟᱜᱼᱟ ᱩᱱᱤ ᱫᱚᱠᱚ ᱫᱟᱞ ᱟᱠᱟᱫᱮ ᱜᱮᱭᱟ ᱱᱚᱝᱠᱟ ᱟᱹᱰᱤ ᱡᱟᱹᱥᱛᱤ ᱧᱮᱞᱚᱜᱚᱜ ᱠᱟᱱᱟ ᱛᱤᱱᱟᱹᱜ ᱥᱟᱹᱨᱤᱭᱟᱜ ᱠᱟᱱᱟ ᱛᱤᱱᱟᱹᱜ ᱜᱟᱞᱟᱛᱟᱜ ᱠᱟᱱᱟ ᱱᱤᱭᱟᱹ ᱫᱚ ᱟᱵᱚ ᱫᱚ ᱵᱟᱵᱚᱱ ᱢᱮᱱ ᱫᱟᱲᱮᱭᱟᱜᱼᱟ ᱫᱚᱠᱞᱟᱢ ᱵᱚᱱ ᱟᱡᱨᱮᱱ ᱜᱚᱜᱚ

ᱦᱩᱭᱩᱜ ᱠᱟᱱ ᱛᱟᱠᱚ ᱛᱟᱦᱮᱱᱟ ᱥᱟᱦᱟᱭ ᱨᱮᱱ ᱦᱟᱱᱦᱟᱨ ᱛᱮ ᱥᱟᱶ ᱦᱚᱸ ᱟᱹᱰᱤ ᱡᱟᱹᱥᱛᱤ ᱡᱷᱚᱜᱽᱲᱟᱜ ᱠᱟᱱ ᱛᱟᱦᱮᱱᱟ ᱩᱱᱤ ᱠᱩᱲᱤ ᱜᱤᱫᱽᱨᱟᱹ ᱟᱭᱢᱟ ᱫᱚᱢ ᱚᱱᱠᱟ ᱫᱷᱢᱠᱤ ᱮᱢ ᱠᱟᱜ ᱠᱚᱣᱟ ᱡᱟᱦᱟᱸ ᱫᱚ ᱜᱚᱡᱚᱜ ᱨᱮᱭᱟᱜ ᱫᱷᱢᱠᱤ ᱮᱢᱟ ᱠᱚ ᱠᱟᱱ ᱛᱟᱦᱮᱱᱟ ᱵᱚᱞᱮ ᱡᱟᱦᱟᱸ ᱛᱤᱥ ᱜᱮ ᱱᱩᱭ ᱜᱚᱡᱮ ᱜᱮᱭᱟ ᱜᱟᱛᱮ ᱠᱚ ᱩᱱᱠᱩ ᱚᱲᱟᱜ ᱨᱮᱱ ᱠᱚ ᱠᱷᱚᱵᱚᱨᱟᱜ ᱠᱚᱣᱟ ᱟᱨ ᱠᱚ ᱢᱮᱛᱟᱣᱟᱜ ᱠᱚᱣᱟ ᱟᱯᱮ ᱨᱮᱱ ᱜᱤᱫᱽᱨᱟᱹ ᱪᱷᱟᱹᱛ ᱠᱷᱚᱱᱮ ᱧᱩᱨᱦᱟᱹᱣ ᱟᱠᱟᱱᱟ ᱢᱮᱱᱠᱷᱟᱱ

ᱡᱚᱠᱷᱚᱱ ᱩᱱᱤ ᱵᱟᱹᱲᱤᱡ ᱮᱱᱟ ᱛᱚ ᱠᱩᱲᱤ ᱚᱲᱟᱜ ᱥᱮᱫ ᱨᱮᱱ ᱵᱟᱝ ᱫᱚ ᱠᱩᱲᱤ ᱵᱟᱝ ᱫᱚ ᱟᱡ ᱵᱟᱵᱟ ᱵᱟᱝ ᱫᱚ ᱟᱡ ᱜᱚ ᱚᱠᱚᱭᱴᱟᱜ ᱜᱮ ᱚᱸᱰᱮ ᱫᱚ ᱵᱟᱠᱚ ᱦᱮᱡ ᱞᱮᱱᱟ ᱛᱚ ᱟᱯᱮ ᱠᱚᱢᱮᱱᱴ ᱨᱮ ᱞᱟᱹᱭ ᱛᱟᱵᱚᱱ ᱯᱮ ᱠᱤ ᱜᱟᱹᱞᱛᱤ ᱫᱚ ᱚᱠᱟ ᱥᱮᱫ ᱠᱷᱚᱡ ᱠᱟᱱᱟ ᱠᱚᱲᱟ ᱥᱮᱫ ᱠᱷᱚᱡ ᱜᱟᱹᱞᱛᱤ ᱠᱟᱱᱟ ᱥᱮ ᱠᱩᱲᱤ ᱥᱮᱫ ᱠᱷᱚᱡ ᱜᱟᱹᱞᱛᱤ ᱠᱟᱱᱟ ᱢᱮᱱᱠᱷᱟᱱ ᱱᱚᱸᱰᱮ ᱢᱤᱫ ᱞᱮᱠᱟ ᱛᱮᱯᱮ ᱧᱮᱞ ᱞᱮᱠᱷᱟᱱ ᱵᱟᱱᱟ ᱦᱚᱲ ᱥᱮᱫ ᱠᱷᱚᱡ ᱜᱮ ᱜᱟᱹᱞᱛᱤ ᱫᱚ ᱦᱩᱭ ᱠᱟᱱᱟ ᱫᱟᱲᱮᱭᱟᱜᱼᱟ ᱯᱟᱥᱮᱡ ᱩᱱᱤ ᱠᱚᱲᱟ ᱦᱚᱸ ᱡᱟᱦᱟᱱᱟᱜ ᱠᱚ ᱩᱱᱤ ᱠᱩᱲᱤ ᱜᱤᱫᱽᱨᱟᱹᱭ ᱢᱮᱱᱮᱫ ᱠᱟᱱ ᱛᱟᱦᱮᱱᱟ ᱚᱱᱟ ᱠᱚ ᱵᱟᱭ ᱟᱸᱡᱚᱢᱮᱫ ᱠᱟᱱ ᱛᱟᱭ ᱛᱟᱦᱮᱱ ᱠᱟᱛᱷᱟ ᱦᱩᱭ ᱫᱟᱲᱮᱭᱟᱜᱼᱟ ᱱᱮᱛᱟᱨ ᱥᱳᱥᱟᱞ ᱢᱤᱰᱤᱭᱟ ᱡᱟᱢᱟᱱᱟ ᱠᱟᱱᱟ ᱯᱟᱥᱮᱡ ᱮᱴᱟᱜ ᱨᱮᱦᱚᱸ ᱩᱱᱤ ᱠᱟᱛᱷᱟᱭᱮᱫ ᱠᱟᱱ ᱛᱟᱦᱮᱱᱟ ᱚᱱᱟ ᱦᱚᱸ ᱦᱩᱭ ᱫᱟᱲᱮᱭᱟᱜᱼᱟ ᱥᱮ ᱱᱚᱝᱠᱟ ᱦᱚᱸ ᱦᱩᱭ ᱫᱟᱲᱮᱭᱟᱜᱼᱟ ᱠᱤ ᱩᱱᱤ ᱠᱟᱹᱢᱤ ᱦᱚᱸ ᱵᱟᱭ ᱪᱟᱞᱟᱜ ᱠᱟᱱ ᱛᱟᱦᱮᱱᱟ ᱥᱮ ᱚᱲᱟᱜ ᱨᱮᱭᱟᱜ ᱜᱷᱚᱨ ᱠᱚᱨᱱᱟ ᱦᱚᱸ ᱵᱟᱭ ᱪᱟᱞᱟᱣᱮᱫ ᱠᱟᱱ ᱛᱟᱦᱮᱱᱟ ᱱᱚᱝᱠᱟᱱᱟᱜ ᱟᱭᱢᱟ ᱚᱱᱠᱟᱱᱟᱜ ᱠᱚᱥᱪᱮᱱ ᱢᱮᱱᱟᱜᱼᱟ ᱥᱮ ᱡᱩᱫᱤ ᱠᱩᱲᱤ ᱯᱟᱦᱴᱟ ᱥᱮᱫ ᱠᱷᱚᱱᱮᱢ ᱧᱮᱞ ᱞᱮᱠᱷᱟᱱ ᱦᱩᱭ ᱫᱟᱲᱮᱭᱟᱜᱼᱟ ᱯᱟᱥᱮᱡ ᱠᱩᱲᱤ ᱜᱤᱫᱽᱨᱟᱹ ᱦᱚᱸ ᱚᱱᱠᱟ ᱵᱟᱭ ᱠᱟᱹᱢᱤᱭᱮᱫ ᱠᱟᱱ ᱛᱟᱦᱮᱱᱟ ᱡᱟᱦᱟᱸ ᱞᱮᱠᱟ ᱡᱟᱶᱟᱭ ᱚᱲᱟᱜ ᱨᱮᱱ ᱟᱡᱨᱮᱱ ᱦᱟᱱᱦᱟᱨ ᱛᱮᱫ ᱛᱟᱠᱚ ᱠᱚ ᱠᱷᱚᱡᱚᱜ ᱠᱟᱱ ᱛᱟᱦᱮᱱᱟ ᱚᱱᱠᱟ ᱯᱟᱥᱮᱡ ᱵᱟᱭ ᱠᱟᱹᱢᱤᱭᱮᱫ ᱠᱟᱱ ᱛᱟᱦᱮᱱᱟ ᱱᱤᱭᱟᱹ ᱦᱚᱸ ᱦᱩᱭ ᱫᱟᱲᱮᱭᱟᱜᱼᱟ ᱥᱮ ᱱᱤᱭᱟᱹ ᱦᱚᱸ ᱦᱩᱭ ᱫᱟᱲᱮᱭᱟᱜᱼᱟ ᱠᱤ ᱱᱮᱛᱟᱨ ᱥᱳᱥᱟᱞ ᱢᱤᱰᱤᱭᱟ ᱡᱟᱢᱟᱱᱟ ᱠᱟᱱᱟ ᱯᱟᱥᱮᱡ ᱩᱱᱤ ᱦᱚᱸ ᱩᱱᱤ ᱴᱷᱮᱱ ᱯᱷᱳᱱ ᱛᱟᱦᱮᱸ ᱠᱟᱱ ᱠᱷᱟᱡ ᱫᱚ ᱩᱱᱤ ᱦᱚᱸ ᱯᱟᱥᱮᱡ ᱚᱱᱠᱟ ᱟᱨᱦᱚᱸᱭ ᱜᱟᱞᱢᱟᱨᱟᱜ ᱠᱟᱱ ᱛᱟᱦᱮᱸᱫ ᱦᱩᱭ ᱫᱟᱲᱮᱭᱟᱜᱼᱟ ᱯᱟᱥᱮ ᱱᱤᱭᱟᱹ ᱠᱚ ᱤᱭᱟᱹ ᱛᱮᱜᱮ ᱟᱡᱨᱮᱱ ᱦᱟᱱᱦᱟᱨ ᱛᱮ ᱦᱚᱸ ᱩᱱᱤ ᱥᱟᱶ ᱦᱚᱸ ᱠᱟᱛᱷᱟ ᱵᱟᱝ ᱡᱩᱲᱤᱜ ᱠᱟᱱ ᱛᱟᱭ ᱛᱟᱦᱮᱱᱟ ᱩᱱᱠᱤᱱ ᱦᱚᱸ ᱟᱹᱰᱤ ᱡᱟᱹᱥᱛᱤ ᱠᱤᱱ ᱡᱷᱚᱜᱽᱲᱟᱜ ᱠᱟᱱ ᱛᱟᱦᱮᱱᱟ ᱛᱚ ᱜᱟᱛᱮ ᱠᱚ ᱱᱚᱰᱮ ᱧᱮᱞᱚᱜᱚᱜ ᱠᱟᱱᱟ ᱠᱤ ᱜᱟᱹᱞᱛᱤ ᱫᱚ ᱦᱩᱭ ᱫᱟᱲᱮᱭᱟᱜᱼᱟ ᱯᱟᱥᱮ ᱥᱟᱱᱟᱢ ᱵᱟᱱᱟ ᱦᱚᱲ ᱥᱮᱫ ᱠᱷᱚᱡ ᱠᱟᱱ ᱜᱮᱭᱟ ᱚᱱᱟ ᱤᱭᱟᱹ ᱛᱮᱜᱮ ᱛᱚ ᱱᱚᱝᱠᱟ ᱡᱷᱚᱜᱽᱲᱟ ᱫᱚ ᱦᱩᱭᱩᱜ ᱠᱟᱱ ᱛᱟᱦᱮᱱᱟ ᱟᱨ ᱡᱩᱫᱤ ᱜᱟᱹᱞᱛᱤ ᱡᱩᱫᱤ ᱢᱤᱫ ᱦᱚᱲ ᱥᱮᱫ ᱠᱷᱚᱡ ᱦᱩᱭ ᱠᱚᱜᱼᱟ ᱛᱚ ᱱᱩᱱᱟᱹᱜ ᱡᱟᱹᱥᱛᱤ ᱡᱷᱚᱜᱽᱲᱟ ᱫᱚ ᱵᱟᱝ ᱦᱩᱭ ᱠᱚᱜ ᱠᱮᱭᱟ ᱛᱚ ᱚᱱᱟ ᱤᱭᱟᱹᱛᱮ ᱤᱧ ᱢᱮᱱᱟ ᱱᱮᱛᱟᱨ ᱫᱩᱱᱤᱭᱟᱹ ᱟᱹᱰᱤ ᱵᱟᱹᱲᱤᱡ ᱪᱟᱞᱟᱜ ᱠᱟᱱ ᱛᱟᱵᱚᱱᱟ ᱛᱚ ᱥᱟᱱᱟᱢ ᱦᱚᱲ ᱡᱮᱥᱮᱱ ᱵᱚᱱ ᱡᱟᱜᱽᱨᱩ ᱠᱚ ᱟᱨ ᱱᱚᱝᱠᱟᱱᱟᱜ ᱜᱷᱟᱴᱱᱟ ᱡᱮᱥᱮᱱ ᱵᱟᱝ ᱜᱷᱟᱴᱟᱜ ᱛᱟᱵᱚᱱ ᱪᱮᱫᱟᱜ ᱥᱮ ᱱᱚᱝᱠᱟᱱᱟᱜ ᱡᱩᱫᱤ ᱜᱷᱟᱴᱱᱟ ᱜᱷᱟᱴᱟᱜ ᱠᱟᱱᱟ ᱛᱚ ᱟᱹᱰᱤ ᱵᱚᱛᱚᱨ ᱜᱮ ᱟᱹᱭᱠᱟᱹᱜ ᱠᱟᱱᱟ ᱥᱮ ᱟᱹᱰᱤ ᱫᱟᱹᱨᱫᱽᱱᱟᱠ ᱢᱟᱱᱮ ᱟᱹᱰᱤ ᱠᱚᱥᱴᱚ ᱟᱹᱭᱠᱟᱹᱜ ᱠᱟᱱᱟ ᱛᱚ ᱤᱧ ᱫᱚ ᱱᱤᱭᱟᱹ ᱠᱚᱜᱮ ᱢᱮᱱ ᱥᱟᱱᱟᱧᱟ ᱡᱟᱦᱟᱸ ᱛᱤᱥ ᱜᱮ ᱡᱟᱦᱟᱸᱭᱴᱟᱜ ᱠᱩᱲᱤ ᱜᱤᱫᱽᱨᱟᱹ ᱜᱮ ᱥᱮ ᱠᱚᱲᱟ ᱜᱤᱫᱽᱨᱟᱹ ᱜᱮ ᱡᱩᱫᱤ ᱵᱟᱭ ᱵᱩᱡᱽ ᱮᱫᱟ ᱛᱚ ᱩᱱᱤ ᱫᱚ ᱟᱢ ᱫᱚ ᱚᱸᱰᱮ ᱠᱷᱚᱱ ᱫᱚ ᱥᱟᱦᱟ ᱫᱚᱨᱠᱟᱨ ᱠᱟᱱᱟ ᱡᱩᱫᱤ ᱡᱚᱠᱷᱚᱱ ᱩᱱᱤ ᱵᱟᱭ ᱵᱩᱡᱽ ᱮᱫᱟ ᱛᱚ ᱟᱢ ᱫᱚ ᱚᱸᱰᱮ ᱪᱮᱫ ᱦᱚᱸ ᱟᱞᱚᱢ ᱢᱮᱛᱟᱭᱟ ᱩᱱᱤ ᱡᱩᱫᱤ ᱟᱢᱮ ᱡᱷᱚᱜᱽᱲᱟᱭᱮᱫ ᱢᱮᱭᱟ ᱛᱚ ᱟᱢ ᱛᱷᱚᱲᱟ ᱜᱟᱱ ᱠᱚᱱᱴᱨᱳᱞᱚᱜ ᱢᱮ ᱟᱢ ᱩᱱᱤ ᱟᱞᱚᱢ ᱡᱷᱚᱜᱽᱲᱟ ᱨᱩᱣᱟᱹᱲᱮᱭᱟ ᱡᱩᱫᱤ ᱟᱢ ᱦᱚᱸ ᱡᱩᱫᱤᱢ ᱡᱷᱚᱜᱽᱲᱟ ᱨᱩᱣᱟᱹᱲᱮᱭᱟ ᱛᱚ ᱟᱹᱰᱤ ᱡᱟᱹᱥᱛᱤ ᱚᱸᱰᱮ ᱞᱟᱹᱴᱩᱜ ᱛᱟᱦᱮᱱᱟ ᱡᱷᱚᱜᱽᱲᱟ ᱱᱤᱭᱟᱹ ᱠᱚ ᱧᱮᱞ ᱠᱟᱛᱮ ᱜᱮᱵᱚᱱ ᱪᱟᱞᱟᱜᱼᱟ ᱟᱨ ᱠᱚᱢᱮᱱᱴ ᱥᱮᱠᱥᱚᱱ ᱨᱮ ᱱᱤᱭᱟᱹ ᱜᱮᱯᱮ ᱞᱟᱹᱭ ᱛᱟᱵᱚᱱᱟ ᱠᱤ ᱜᱟᱹᱞᱛᱤ ᱚᱠᱚᱭᱟᱜ ᱠᱟᱱᱟ ᱠᱩᱲᱤ ᱥᱮᱭᱟᱜ ᱠᱟᱱᱟ ᱥᱮ ᱠᱚᱲᱟ ᱥᱮᱭᱟᱜ ᱠᱟᱱᱟ ᱛᱷᱚᱲᱟ ᱜᱟᱱ ᱵᱚᱱ ᱚᱞᱚᱜ ᱟᱵᱚᱱ ᱯᱟᱲᱦᱟᱜ ᱟᱵᱚᱱ ᱟᱨ ᱱᱚᱝᱠᱟ ᱫᱚ ᱡᱟᱦᱟᱸᱭ ᱠᱚᱢ ᱧᱚᱜ ᱠᱚ ᱚᱞᱚᱜ ᱠᱚᱜ ᱠᱟᱱᱟ ᱠᱚ ᱥᱮ ᱠᱚ ᱯᱟᱲᱦᱟᱣ ᱠᱚᱜ ᱠᱟᱱᱟ ᱩᱱᱠᱩ ᱠᱚᱜᱮ ᱱᱚᱝᱠᱟᱱᱟᱜ ᱜᱷᱚᱴᱱᱟ ᱫᱚᱠᱚ ᱜᱷᱟᱴᱟᱣᱫᱟ ᱥᱮ ᱱᱚᱝᱠᱟ ᱫᱚᱠᱚ ᱠᱟᱹᱢᱤᱭᱮᱫᱟ ᱛᱚ ᱤᱧ ᱫᱚ ᱱᱤᱭᱟᱹ ᱜᱤᱧ ᱟᱥᱚᱜᱼᱟ ᱠᱤ ᱱᱚᱝᱠᱟ ᱟᱞᱚ ᱯᱮ ᱠᱟᱹᱢᱤ ᱛᱟᱵᱚᱱᱟ ᱢᱚᱡᱽ ᱛᱮ ᱯᱚᱨᱤᱵᱟᱨ ᱠᱚ ᱧᱮᱞ ᱛᱟᱵᱚᱱ ᱯᱮ ᱢᱚᱡᱽ ᱛᱮ ᱛᱟᱦᱮᱱ ᱛᱟᱵᱚᱱ ᱯᱮ ᱠᱟᱹᱴᱤᱡ ᱢᱟᱨᱟᱝ ᱡᱤᱱᱫᱮᱜᱤ ᱵᱚᱱ ᱧᱟᱢ ᱠᱟᱫᱟ ᱟᱨ ᱱᱤᱭᱟᱹ ᱡᱤᱱᱫᱮᱜᱤ ᱢᱚᱡᱽ ᱛᱮᱵᱚᱱ ᱵᱤᱛᱟᱹᱣᱟ ᱚᱱᱠᱟ ᱟᱞᱚ ᱯᱮ ᱦᱩᱫᱤᱥ ᱜᱚᱫᱟ ᱠᱤ ᱵᱚᱞᱮ ᱤᱧ ᱫᱚᱧ ᱜᱚᱡᱚᱜᱼᱟ ᱥᱮ ᱱᱩᱭᱤᱧ ᱜᱚᱡ ᱜᱚᱫᱮᱭᱟ ᱟᱨ ᱱᱚᱝᱠᱟ ᱡᱩᱫᱤᱢ ᱦᱩᱫᱤᱥᱮᱫ ᱠᱟᱱ ᱠᱷᱟᱡ ᱫᱚ ᱟᱢ ᱫᱚ ᱢᱤᱫᱴᱮᱱ ᱡᱟᱱᱣᱟᱨ ᱵᱟᱨᱟᱵᱟᱨᱤ ᱦᱚᱲ ᱠᱟᱱᱟᱢ ᱪᱮᱫᱟᱜ ᱥᱮ ᱡᱟᱦᱟᱸᱭ ᱢᱟᱱᱣᱟ ᱞᱮᱠᱟ ᱠᱚ ᱦᱩᱫᱤᱥ ᱛᱟᱦᱮᱱᱟ ᱩᱱᱠᱩ ᱫᱚ ᱞᱟᱦᱟ ᱥᱮᱫ ᱪᱮᱫ ᱞᱮᱠᱟ ᱠᱟᱛᱮ ᱠᱚ ᱵᱟᱲᱦᱟᱜᱼᱟ ᱚᱱᱟ ᱠᱚ ᱨᱮᱠᱚ ᱥᱚᱪᱟᱣ ᱛᱟᱦᱮᱱᱟ ᱟᱨ ᱡᱟᱦᱟᱸᱭ ᱡᱟᱱᱣᱟᱨ ᱞᱮᱠᱟᱱ ᱦᱚᱲ ᱠᱟᱱᱟ ᱠᱚ ᱡᱟᱱᱣᱟᱨ ᱞᱮᱠᱟ ᱠᱚ ᱦᱩᱫᱤᱥ ᱛᱟᱦᱮᱱᱟ ᱛᱚ ᱩᱱᱠᱩ ᱢᱟᱛᱚ ᱡᱟᱱᱣᱟᱨ ᱠᱟᱱ ᱜᱮᱠᱚ ᱚᱱᱟ ᱤᱭᱟᱹ ᱛᱮᱜᱮ ᱚᱱᱠᱟ ᱠᱚ ᱦᱩᱫᱤᱥ ᱫᱟ ᱠᱤ ᱵᱚᱞᱮ ᱱᱩᱭ ᱛᱮᱦᱮᱧᱟᱜ ᱵᱷᱤᱰᱤᱭᱳ ᱨᱮᱫᱚ ᱱᱤᱭᱟᱹ ᱜᱮ ᱛᱟᱦᱮᱸ ᱠᱟᱱ ᱛᱟᱵᱚᱱᱟ ᱡᱟᱦᱟᱸᱭ ᱠᱚ ᱡᱩᱫᱤ ᱯᱮ ᱠᱩᱥᱤᱭᱟᱜ ᱠᱷᱟᱡ ᱞᱟᱭᱤᱠ ᱛᱟᱵᱚᱱ ᱯᱮ ᱥᱟᱵᱥᱠᱨᱟᱭᱤᱵ ᱛᱟᱵᱚᱱ ᱯᱮ ᱡᱟᱫᱟ ᱥᱮ ᱡᱟᱫᱟ ᱥᱮᱭᱟᱨ ᱛᱟᱵᱚᱱ ᱯᱮ ᱛᱟᱠᱤ ᱟᱵᱚᱣᱟᱜ ᱥᱚᱢᱟᱡᱽ ᱨᱮ ᱡᱮᱥᱮᱱ ᱱᱚᱝᱠᱟᱱᱟᱜ ᱜᱷᱚᱴᱱᱟ ᱵᱟᱝ ᱦᱩᱭᱩᱜ ᱛᱚ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫᱟ ᱢᱟ ᱮᱱᱠᱷᱟᱱ ᱢᱩᱪᱟᱹᱫ ᱡᱚᱦᱟᱨ